ᱚᱱᱟ ᱫᱚ ᱯᱨᱚᱵᱞᱮᱢ ᱫᱚ ᱵᱟᱹᱱᱩᱜ ᱞᱮᱠᱤᱱ ᱯᱨᱚᱵᱞᱮᱢ ᱱᱚᱣᱟ ᱠᱟᱱᱟ ᱡᱮ ᱯᱮ ᱫᱷᱟᱣ ᱨᱮᱞ ᱨᱳᱰ ᱪᱟᱠᱟ ᱡᱟᱢ ᱛᱤᱨᱤᱥ ᱫᱤᱱ ᱜᱟᱱ ᱥᱟᱨᱱᱟ ᱫᱷᱚᱨᱚᱢ ᱥᱟᱜᱟᱲ ᱜᱚᱴᱟ ᱯᱟᱸᱪ ᱨᱟᱡᱽ ᱞᱮ ᱟᱹᱪᱩᱨ ᱠᱮᱜᱼᱟ ᱤᱧ ᱟᱹᱛᱩ ᱟᱹᱛᱩ ᱨᱮ ᱥᱮᱱ ᱠᱟᱛᱮᱧ ᱠᱩᱞᱤ ᱠᱮᱫ ᱠᱚᱣᱟ ᱢᱟᱹᱡᱷᱤ ᱦᱟᱲᱟᱢ ᱠᱚ ᱟᱵᱚ ᱵᱷᱮᱜᱟᱨ ᱛᱮ ᱫᱷᱚᱨᱚᱢ ᱢᱟᱱᱚᱛ ᱧᱟᱢ ᱫᱚᱨᱠᱟᱨ ᱪᱮ ᱵᱟᱝ

ᱢᱟᱹᱡᱷᱤ ᱦᱟᱲᱟᱢ ᱵᱟᱭ ᱢᱮᱱᱟᱜ ᱠᱷᱟᱱ ᱚᱸᱰᱮ ᱪᱮᱫ ᱞᱮᱠᱟ ᱨᱮᱵᱚ ᱥᱮᱱᱚᱜᱼᱟ ᱫᱟᱜ ᱫᱚ ᱵᱟᱭ ᱱᱟᱜ ᱜᱟᱹᱰᱤ ᱱᱟᱜ ᱱᱚᱣᱟ ᱯᱨᱚᱵᱞᱮᱢ ᱢᱮᱱᱟᱜᱼᱟ ᱟᱨ ᱴᱷᱤᱠ ᱱᱚᱣᱟ ᱨᱮᱭᱟᱜ ᱵᱤᱠᱚᱞᱯ ᱢᱩᱥᱚᱞᱢᱟᱱ ᱫᱚ ᱢᱚᱞᱤ ᱢᱮᱛᱟ ᱠᱚᱣᱟ ᱵᱷᱳᱴ ᱤᱫᱟᱹᱨ ᱛᱮ ᱱᱟ ᱚᱸᱰᱮ ᱠᱚ ᱠᱨᱤᱥᱛᱟᱱ ᱫᱚ ᱯᱷᱟᱫᱟᱨ ᱯᱟᱥᱴᱟᱨ ᱪᱤᱞᱤ ᱵᱤᱥᱚᱯ ᱠᱚ ᱢᱮᱱᱟᱜ ᱠᱚᱣᱟ ᱩᱱᱠᱩ ᱠᱚ ᱟᱫᱮᱥᱟ

ᱴᱨᱮᱱᱤᱝ ᱠᱟᱛᱮᱢ ᱰᱟᱠᱛᱚᱨᱮᱢ ᱵᱮᱱᱟᱣ ᱫᱟᱲᱮᱭᱟᱜᱼᱟ ᱡᱮᱛᱮ ᱥᱩᱭ ᱜᱚᱡ ᱪᱟᱵᱟ ᱠᱚᱣᱟ ᱟᱫᱚ ᱤᱧᱟᱹᱜ ᱢᱮᱱ ᱞᱮᱴ ᱟᱥ ᱵᱤ ᱞᱚᱡᱤᱠᱟᱞ ᱞᱮᱴ ᱟᱥ ᱮᱠᱥᱮᱯᱴ ᱫᱤ ᱯᱷᱮᱠᱴ ᱣᱮᱭᱟᱨ ᱣᱤ ᱥᱴᱮᱱᱰ ᱴᱩᱰᱮ ᱟᱨ ᱱᱚᱣᱟ ᱨᱮ ᱢᱩᱪᱟᱹᱫ ᱱᱚᱣᱟ ᱦᱚᱧ ᱢᱮᱱᱟ ᱟᱯᱮ ᱥᱴᱩᱰᱮᱱᱴ ᱠᱚᱦᱚᱸ ᱱᱤᱛᱚᱜ ᱵᱟᱹᱧ ᱫᱚᱥᱮᱫ ᱯᱮᱭᱟ ᱛᱮᱦᱮᱧ ᱞᱟᱹᱜᱤᱫ ᱫᱚᱧ ᱥᱟᱨᱦᱟᱣᱮᱫ ᱯᱮᱭᱟ ᱡᱮ ᱛᱮᱦᱮᱧ ᱱᱚᱰᱮ ᱱᱚᱣᱟ ᱢᱮᱱᱛᱮ ᱜᱤᱧ ᱦᱮᱡ ᱮᱱᱟ ᱡᱮ ᱥᱴᱩᱰᱮᱱᱴ ᱠᱚᱠᱚ ᱦᱚᱦᱚ ᱟᱠᱟᱫᱼᱟ ᱡᱩᱢᱤᱫ ᱨᱮᱭᱟᱜ ᱜᱟᱞᱢᱟᱨᱟᱣ ᱭᱮᱥ ᱵᱷᱮᱨᱤ ᱤᱢᱯᱚᱨᱴᱮᱱᱴ ᱞᱮᱠᱤᱱ ᱥᱴᱩᱰᱮᱱᱴ ᱢᱟ ᱟᱵᱚᱨᱮᱱ ᱵᱚᱞ ᱮᱱᱮᱡ ᱛᱟᱥ ᱮᱱᱮᱡ ᱢᱮᱞᱟ ᱫᱟᱬᱟᱱ ᱦᱟᱴ ᱯᱟᱛᱟ ᱥᱤᱱᱮᱢᱟ ᱧᱮᱞ ᱨᱮᱜᱮ ᱢᱮᱱᱟᱜ ᱚᱠᱟ ᱨᱮᱦᱚᱸ ᱥᱴᱩᱰᱮᱱᱴ ᱤᱧ ᱵᱟᱹᱧ ᱟᱸᱡᱚᱢ ᱟᱠᱟᱫ ᱠᱚᱣᱟ ᱟᱵᱚ ᱟᱥᱟ ᱵᱷᱟᱥᱟ ᱡᱟᱹᱛᱤ ᱫᱷᱚᱨᱚᱢ ᱱᱚᱣᱟ ᱱᱚᱣᱟ ᱠᱚ ᱵᱟᱧᱪᱟᱣᱟ

ᱟᱨ ᱟᱵᱚ ᱥᱟᱢᱟᱝ ᱨᱮ ᱵᱚᱰᱚ ᱠᱚᱣᱟᱜ ᱩᱫᱟᱦᱚᱨᱚᱱ ᱱᱩᱠᱩ ᱵᱚᱰᱚ ᱠᱚ ᱥᱟᱞᱟᱜ ᱤᱧᱤᱧ ᱠᱟᱹᱢᱤ ᱠᱮᱜᱼᱟ ᱱᱚᱣᱟ ᱥᱟᱱᱛᱟᱞᱤ ᱵᱷᱟᱥᱟ ᱞᱟᱹᱜᱤᱫ ᱛᱮ ᱵᱚᱰᱚ ᱵᱷᱟᱥᱟ ᱥᱟᱞᱟᱜ ᱫᱚᱥ ᱞᱟᱠᱷ ᱜᱟᱱ ᱵᱚᱰᱚ ᱠᱚᱠᱲᱟ ᱡᱷᱟᱲ ᱨᱮ ᱢᱮᱱᱟᱜ ᱠᱚᱣᱟ ᱨᱟᱡᱽ ᱦᱚᱸᱠᱚ ᱧᱟᱢ ᱠᱮᱜᱼᱟ ᱵᱚᱰᱚ ᱴᱮᱨᱤᱴᱳᱨᱤᱭᱟᱞ ᱠᱟᱣᱩᱱᱥᱤᱞ ᱵᱷᱟᱥᱟ ᱦᱚᱸᱠᱚ ᱧᱟᱢ ᱠᱮᱜᱼᱟ ᱟᱠᱚᱣᱟᱜ ᱵᱷᱟᱥᱟ ᱛᱮᱜᱮ ᱚᱱᱟ ᱵᱚᱰᱚ ᱮᱨᱤᱭᱟ ᱨᱮᱫᱚ ᱚᱞᱚᱜ ᱯᱟᱲᱦᱟᱜ ᱦᱩᱭᱩᱜ ᱠᱟᱱᱟ ᱟᱠᱚᱣᱟᱜ ᱵᱷᱟᱥᱟ ᱛᱮᱜᱮ ᱥᱚᱨᱠᱟᱨᱤ ᱠᱟᱹᱢᱤ ᱦᱩᱭᱩᱜ ᱠᱟᱱᱟ ᱟᱠᱚ ᱜᱮ ᱟᱠᱚᱣᱟᱜ ᱨᱟᱡᱽ ᱠᱚ ᱪᱟᱞᱟᱣᱮᱫ ᱟᱨ ᱟᱵᱚ ᱫᱚ ᱡᱷᱟᱲᱠᱷᱚᱸᱰ ᱧᱟᱢ ᱠᱟᱛᱮ ᱦᱚᱸ ᱪᱷᱟᱯᱚ ᱡᱩᱞᱩ ᱠᱟᱨᱚᱱ ᱫᱚ ᱱᱚᱣᱟ ᱱᱚᱰᱮ ᱤᱧ ᱟᱸᱡᱚᱢ ᱠᱮᱫ ᱟᱹᱧ ᱟᱵᱚᱨᱮᱱ ᱟᱹᱰᱤ ᱜᱟᱱ ᱱᱮᱛᱟ ᱢᱚᱱᱛᱨᱤ ᱵᱟᱠᱚ ᱨᱚᱲᱟ ᱥᱟᱹᱨᱤ ᱜᱮ ᱵᱟᱠᱚ ᱨᱚᱲᱟ ᱟᱨ ᱱᱚᱣᱟ ᱵᱷᱟᱨᱚᱛ ᱫᱤᱥᱚᱢ ᱨᱮᱫᱚ ᱯᱮ ᱞᱮᱠᱟ ᱛᱮᱜᱮ ᱡᱩᱞᱩᱢ ᱧᱟᱢᱟ ᱢᱤᱫᱴᱮᱱ ᱫᱚ ᱡᱩᱫᱤ ᱟᱢᱨᱮᱱ ᱡᱚᱱᱚᱯᱨᱚᱛᱤᱱᱤᱫᱷᱤ ᱟᱢ ᱞᱟᱹᱜᱤᱫ ᱠᱚ ᱨᱚᱲᱟ ᱟᱥᱮᱢᱵᱞᱤ ᱯᱟᱨᱞᱤᱭᱟᱢᱮᱱᱴ ᱫᱚᱥᱟᱨ ᱫᱚ ᱡᱩᱫᱤ ᱦᱟᱭ ᱠᱳᱨᱴ ᱥᱩᱯᱨᱤᱢ ᱠᱳᱨᱴ ᱟᱢ ᱞᱟᱹᱜᱤᱫ ᱯᱷᱚᱭᱥᱞᱟᱭ ᱮᱢᱟ ᱟᱨ ᱛᱮᱥᱟᱨ ᱫᱚ ᱦᱩᱭᱩᱜ ᱠᱟᱱᱟ ᱡᱩᱫᱤ ᱟᱢᱟᱜ ᱥᱟᱱᱛᱤᱯᱩᱨᱱᱚ ᱡᱚᱱ ᱟᱱᱫᱳᱞᱚᱱ ᱛᱟᱦᱮᱸ ᱠᱟᱱ ᱡᱚᱱ ᱟᱱᱫᱳᱞᱚᱱ ᱢᱟᱱᱮ ᱟᱢ ᱨᱮᱱ ᱥᱟᱸᱜᱮ ᱦᱚᱲ ᱞᱟᱠᱷ ᱞᱟᱠᱷ ᱦᱚᱲ ᱱᱚᱣᱟ ᱠᱚ ᱞᱟᱹᱜᱤᱫ ᱵᱩᱡᱷᱟᱹᱣ ᱠᱟᱛᱮ ᱠᱚ ᱛᱤᱸᱜᱩᱱᱟ ᱟᱠᱚᱣᱟᱜ ᱠᱷᱚᱨᱪᱟ ᱛᱮ ᱠᱚᱞᱠᱟᱛᱟ ᱠᱚ ᱦᱤᱡᱩᱜᱼᱟ ᱵᱩᱡᱷᱟᱹᱣ ᱞᱮᱠᱷᱟᱱ ᱠᱚ ᱦᱤᱡᱩᱜᱼᱟ ᱢᱩᱥᱚᱞᱢᱟᱱ ᱠᱚ ᱟᱵᱚ ᱠᱷᱚᱱ ᱠᱚᱢ ᱠᱚ ᱚᱞ ᱯᱟᱲᱦᱟᱣ ᱠᱟᱱᱟ ᱨᱮᱸᱜᱮᱡ ᱜᱮᱭᱟ ᱠᱚ ᱚᱛ ᱦᱟᱥᱟ ᱛᱟᱠᱚ ᱵᱟᱹᱱᱩᱜᱼᱟ

ᱵᱟᱰᱟᱭ ᱜᱮᱭᱟ ᱵᱚ ᱟᱹᱛᱩ ᱫᱤᱥᱚᱢ ᱨᱮ ᱵᱟᱹᱲᱤᱡ ᱦᱩᱭᱩᱜ ᱠᱟᱱᱟ ᱵᱟᱢ ᱨᱚᱲᱟ ᱵᱟᱢ ᱨᱚᱲᱟ ᱟᱨ ᱥᱟᱸᱜᱮ ᱦᱚᱲ ᱥᱣᱟᱨᱛᱷᱤ ᱜᱮᱭᱟ ᱵᱚ ᱟᱯᱱᱟ ᱚᱲᱟᱜ ᱞᱟᱡ ᱯᱚᱨᱤᱵᱟᱨ ᱞᱟᱹᱜᱤᱫ ᱜᱮᱵᱚ ᱩᱭᱦᱟᱹᱨᱟ ᱥᱚᱢᱟᱡᱽ ᱞᱟᱹᱜᱤᱫ ᱵᱟᱝ ᱜᱮ ᱟᱨ ᱱᱚᱜᱼᱚᱭ ᱡᱮ ᱠᱟᱛᱷᱟ ᱞᱟᱹᱭᱮᱱᱟ ᱠᱳᱞᱠᱟᱛᱟ ᱨᱮᱭᱟᱜ ᱨᱟᱱᱤ ᱨᱟᱡᱽᱢᱩᱱᱤ ᱨᱟᱥᱢᱩᱱᱤ ᱨᱳᱰ ᱨᱮ ᱯᱮᱭᱟ ᱯᱮᱭᱟ ᱥᱚᱝᱜᱚᱴᱷᱚᱱ ᱠᱚ ᱨᱮᱞᱤ ᱞᱟᱹᱜᱤᱫ ᱦᱳᱭ ᱦᱩᱭᱩᱜ ᱠᱟᱱ ᱪᱚ ᱱᱟᱜ ᱞᱮᱠᱤᱱ ᱟᱵᱚ ᱛᱟᱞᱟᱨᱮ ᱱᱚᱣᱟ ᱪᱟᱨᱪᱟ ᱜᱟᱞᱢᱟᱨᱟᱣ ᱛᱟᱦᱮᱱᱟ ᱥᱮ ᱚᱱᱟ ᱠᱚ ᱪᱟᱵᱟ ᱫᱟᱲᱮᱭᱟᱜᱼᱟ ᱡᱮᱥᱮ ᱥᱟᱱᱛᱟᱞᱤ ᱵᱷᱟᱥᱟ ᱢᱳᱨᱪᱟ ᱨᱮ ᱛᱤᱱ ᱥᱚ ᱜᱟᱱ ᱥᱚᱝᱜᱚᱴᱷᱚᱱ ᱢᱤᱫ ᱠᱟᱛᱮ ᱞᱮ ᱠᱟᱹᱢᱤ ᱠᱮᱫᱟ ᱛᱮᱞᱟ ᱵᱚᱱ ᱠᱟᱹᱢᱤᱭᱟ ᱤᱧ ᱫᱚ ᱚᱠᱚᱭ ᱤᱜᱚ ᱵᱟᱹᱱᱩᱜᱼᱟ ᱠᱟᱨᱚᱱ ᱫᱚ ᱥᱟᱸᱜᱮ ᱦᱚᱲ ᱠᱚ ᱡᱩᱢᱤᱫᱚᱜᱼᱟ ᱛᱚᱵᱮ ᱛᱚᱵᱮ ᱡᱤᱛᱠᱟᱹᱨᱚᱜᱼᱟ ᱟᱨ ᱤᱜᱚ ᱫᱚᱦᱚ ᱠᱟᱛᱮ ᱫᱷᱚᱨᱚᱢ ᱜᱩᱡᱩᱜᱼᱟ ᱵᱷᱟᱥᱟ ᱜᱩᱡᱩᱜᱼᱟ ᱟᱢᱮᱢ ᱜᱩᱡᱩᱜᱼᱟ ᱟᱢᱟᱜ ᱯᱷᱤᱭᱩᱪᱟᱨ ᱡᱮᱱᱟᱨᱮᱥᱚᱱ ᱜᱩᱡᱩᱜᱼᱟ ᱚᱱᱟ ᱫᱚ ᱪᱮᱫ ᱤᱜᱚ ᱚᱠᱟᱢ ᱤᱫᱤ ᱛᱟᱨᱟᱭᱟ ᱤᱧ ᱟᱫᱚ ᱱᱚᱣᱟ ᱞᱟᱹᱜᱤᱫ ᱛᱮᱫᱚ ᱞᱮᱠᱤᱱ ᱤᱧ ᱮᱦᱚᱵ ᱨᱤᱧ ᱢᱮᱱ ᱠᱮᱜᱼᱟ ᱢᱤᱫᱴᱟᱝ ᱠᱩᱠᱢᱩ ᱵᱚ ᱵᱮᱱᱟᱣ ᱢᱟ ᱫᱮᱞᱟ ᱵᱚᱱ ᱵᱷᱟᱨᱚᱛ ᱨᱮᱱ ᱟᱹᱫᱤᱵᱟᱹᱥᱤ ᱟᱨ ᱟᱹᱫᱤᱵᱟᱹᱥᱤ ᱛᱟᱞᱟᱨᱮ ᱥᱟᱱᱛᱟᱲ ᱠᱚ ᱟᱵᱚ ᱢᱟᱲᱟᱝ ᱨᱮᱵᱚ ᱛᱤᱸᱜᱩᱱ ᱢᱟ ᱪᱮᱫ ᱞᱟᱹᱜᱤᱫ ᱟᱵᱚᱣᱟᱜ ᱱᱚᱣᱟ ᱱᱚᱣᱟ ᱡᱩᱲᱩ ᱵᱟᱧᱪᱟᱣ ᱞᱟᱹᱜᱤᱫ ᱢᱟᱱᱮ ᱟᱹᱫᱤᱵᱟᱹᱥᱤ ᱥᱚᱢᱟᱡᱽ ᱫᱚ ᱵᱟᱧᱪᱟᱜᱼᱟ ᱡᱩᱫᱤ ᱟᱥᱟᱵᱷᱟᱥᱟ ᱡᱟᱹᱛᱤ ᱫᱷᱚᱨᱚᱢ ᱠᱚᱵᱚ ᱵᱟᱧᱪᱟᱣᱟ ᱟᱨ ᱱᱚᱣᱟ ᱵᱟᱧᱪᱟᱜᱼᱟ ᱡᱩᱫᱤ ᱟᱵᱚ ᱵᱚ ᱡᱩᱢᱤᱫᱚᱜᱼᱟ ᱟᱨ ᱡᱩᱢᱤᱫᱚᱜ ᱞᱟᱹᱜᱤᱫ ᱛᱮᱫᱚ ᱛᱤᱱᱟᱹᱜ ᱜᱟᱱ ᱵᱟᱹᱲᱤᱡᱟᱜ ᱟᱵᱚ ᱵᱟᱹᱜᱤᱛᱮ ᱦᱩᱭᱩᱜᱼᱟ ᱱᱚᱜᱼᱚᱭ ᱡᱮ ᱨᱩᱢᱩ ᱩᱞᱩ ᱰᱟᱸᱰᱚᱢ ᱵᱟᱨᱚᱱ ᱰᱟᱹᱱ ᱯᱟᱱᱛᱮ ᱦᱤᱥᱟᱹ ᱥᱩᱭᱟᱹ ᱟᱹᱫᱤᱵᱟᱹᱥᱤ ᱢᱟᱦᱤᱞᱟ ᱵᱤᱨᱳᱫᱷᱤ ᱢᱟᱱᱥᱤᱠᱛᱟ ᱟᱨ ᱢᱩᱨᱩᱠ ᱢᱩᱞ ᱢᱟᱛᱟᱞ ᱢᱟᱹᱡᱷᱤ ᱠᱚᱜᱮ ᱵᱚ ᱫᱚᱦᱚ ᱠᱟᱠᱚᱣᱟ ᱱᱚᱰᱮ ᱵᱟᱵᱚ ᱪᱮᱧᱡᱟ ᱵᱟᱭ ᱦᱩᱭᱩᱜᱼᱟ ᱯᱚᱨᱤᱵᱚᱨᱛᱚᱱ ᱡᱩᱢᱤᱫ ᱵᱟᱭ ᱦᱩᱭ ᱫᱟᱲᱮᱭᱟᱜᱼᱟ